ᱡᱚᱦᱟᱨ ᱜᱮ ᱛᱮᱦᱮᱧᱟᱜ ᱥᱟᱱᱛᱷᱟᱞᱤ ᱠᱞᱟᱥᱮᱥ ᱨᱮ ᱥᱟᱱᱟᱢ ᱠᱚᱣᱟᱜ ᱥᱟᱹᱜᱩᱱ ᱟᱛᱟᱝ ᱫᱟᱨᱟᱢ ᱢᱮᱱᱟᱜᱼᱟ ᱛᱮᱦᱮᱧᱟᱜ ᱠᱞᱟᱥ ᱫᱚ ᱟᱹᱰᱤ ᱜᱮ ᱤᱢᱯᱚᱨᱴᱮᱱᱴ ᱦᱩᱭᱩᱜ ᱛᱟᱵᱚᱱ ᱞᱟᱹᱜᱤᱫ ᱚᱱᱟᱛᱮ ᱡᱟᱦᱟᱸᱭ ᱠᱚ ᱥᱟᱱᱛᱷᱟᱞᱤ ᱠᱞᱟᱥᱮᱥ ᱪᱮᱱᱮᱞ ᱵᱟᱵᱚᱱ ᱥᱟᱵᱥᱠᱨᱟᱭᱤᱵᱽ ᱠᱟᱜ ᱠᱷᱟᱱ ᱪᱮᱱᱮᱞ ᱵᱚᱱ ᱥᱟᱵᱥᱠᱨᱟᱭᱤᱵᱽ ᱠᱟᱜ ᱢᱟ᱾ ᱛᱚ ᱛᱤᱦᱤᱧᱟᱜ ᱠᱞᱟᱥ ᱨᱮ ᱟᱵᱚ ᱵᱚᱱ ᱧᱮᱞᱮᱫ ᱠᱟᱱᱟ ᱥᱟᱱᱛᱷᱟᱞᱤ ᱨᱚᱱᱚᱲ ᱠᱷᱚᱱ ᱥᱟᱱᱛᱷᱟᱞᱤ ᱯᱟᱨᱭᱟᱭᱣᱟᱪᱤ ᱥᱟᱵᱽᱫᱽ ᱢᱮᱱ ᱫᱚ ᱢᱤᱫ ᱢᱮᱱᱮᱛ ᱟᱱᱟᱝ ᱟᱹᱲᱟᱹ ᱜᱮ ᱟᱵᱚ ᱯᱟᱨᱭᱟᱭᱣᱟᱪᱤ ᱥᱟᱵᱽᱫᱽ ᱵᱚᱱ ᱢᱮᱛᱟᱜ ᱠᱟᱱᱟ᱾ ᱮᱦᱚᱵ ᱨᱮ ᱠᱟᱱ ᱛᱟᱵᱚᱱᱟ ᱟᱭᱳ᱾ ᱟᱭᱳ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱡᱟᱱᱟᱢ ᱟᱭᱳ, ᱛᱚᱣᱟ ᱫᱟᱨᱮ, ᱮᱸᱜᱟᱛ, ᱥᱮ ᱜᱚᱜᱚ᱾ ᱡᱟᱱᱟᱢ ᱟᱭᱳ ᱢᱮᱱᱮᱛ ᱦᱚᱸ ᱟᱭᱳ ᱜᱮ ᱦᱩᱭᱩᱜ ᱠᱟᱱᱟ, ᱛᱚᱣᱟ ᱫᱟᱨᱮ ᱢᱮᱱᱮᱛ ᱦᱚᱸ ᱟᱭᱳ ᱜᱮ ᱦᱩᱭᱩᱜ ᱠᱟᱱᱟ, ᱥᱮ ᱮᱸᱜᱟᱛ ᱢᱮᱱᱮᱛ ᱦᱚᱸ ᱟᱭᱳ ᱥᱮ ᱜᱚᱜᱚ ᱜᱮ ᱦᱩᱭᱩᱜ ᱠᱟᱱᱟ, ᱥᱮ ᱜᱚᱜᱚ ᱢᱮᱱᱮᱛ ᱦᱚᱸ ᱟᱭᱳ ᱜᱮ ᱦᱩᱭᱩᱜ ᱠᱟᱱᱟ᱾ ᱛᱚ ᱱᱤᱝᱠᱟᱹᱱᱟᱜ ᱥᱟᱵᱫᱽ ᱜᱮ ᱟᱵᱚ ᱫᱚ ᱯᱟᱨᱭᱟᱭᱣᱟᱪᱤ ᱥᱟᱵᱫᱽ ᱵᱚᱱ ᱢᱮᱛᱟᱜ ᱠᱟᱱᱟ᱾ ᱫᱚᱥᱟᱨ ᱨᱮᱵᱚᱱ ᱧᱮᱞ ᱛᱟᱵᱚᱱᱟ ᱵᱟᱵᱟ᱾ ᱵᱟᱵᱟ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱡᱟᱱᱟᱢᱫᱟᱛᱟ, ᱟᱯᱟᱛ ᱥᱮ ᱵᱟ᱾ ᱛᱮᱥᱟᱨ ᱨᱮ ᱢᱮᱱᱟᱜᱼᱟ ᱵᱟᱹᱦᱩ᱾ ᱵᱟᱹᱦᱩ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱡᱩᱨᱤ, ᱚᱲᱟᱜ ᱦᱚᱲ, ᱨᱤᱱᱤᱡ, ᱮᱨᱟ, ᱚᱲᱟᱜ ᱜᱚᱢᱠᱮᱛ᱾ ᱡᱟᱶᱟᱭ᱾ ᱡᱟᱶᱟᱭ ᱨᱮᱱᱟᱜ ᱵᱚᱱ ᱧᱮᱞᱟ, ᱡᱟᱶᱟᱭ ᱨᱮᱱᱟᱜ ᱯᱟᱨᱭᱟᱭᱣᱟᱪᱤ ᱪᱤᱛᱟᱹ, ᱪᱷᱟᱛᱟ, ᱫᱟᱨᱮ᱾ ᱜᱚᱡ᱾ ᱜᱷᱩᱨ, ᱵᱮᱲᱟᱣ, ᱵᱚᱸᱜᱟ ᱛᱟᱞᱟ, ᱵᱩᱞᱩᱝ ᱵᱮᱯᱟᱨ᱾ ᱡᱟᱦᱟᱸᱭ ᱦᱚᱲᱮ ᱜᱚᱡ ᱞᱮᱱᱠᱷᱟᱱ ᱩᱱ ᱜᱷᱟᱹᱲᱤ ᱦᱚᱸ ᱵᱚᱱ ᱢᱮᱱᱮᱫ ᱠᱟᱱᱟᱭ ᱜᱷᱩᱨ ᱟᱠᱟᱱᱟᱭ ᱥᱮ ᱵᱚᱸᱜᱟ ᱛᱟᱞᱟᱭᱮᱱᱟᱭ ᱥᱮ ᱵᱩᱞᱩᱝ ᱵᱮᱯᱟᱨᱮ ᱪᱟᱞᱟᱣ ᱟᱠᱟᱱᱟᱭ᱾ ᱞᱟᱦᱟ ᱥᱮᱫ ᱵᱚᱱ ᱧᱮᱞᱟ ᱯᱟᱧᱪᱟ᱾ ᱯᱟᱧᱪᱟ ᱨᱮᱱᱟᱜ ᱫᱚ ᱦᱩᱭᱩᱜ ᱠᱟᱱ ᱛᱟᱵᱚᱱᱟ ᱫᱷᱟᱨ, ᱩᱫᱷᱟᱨ, ᱦᱟᱣᱞᱟᱛ, ᱨᱤᱱ᱾ ᱟᱵᱚ ᱵᱚᱱ ᱨᱚᱲ ᱜᱮᱭᱟ ᱩᱫᱷᱟᱨ᱾ ᱡᱟᱦᱟᱱᱟᱜ ᱜᱷᱟᱹᱲᱤᱡ ᱵᱚᱱ ᱨᱚᱲᱟ ᱩᱫᱷᱟᱨᱮᱢ ᱤᱢᱟᱹᱧᱟ ᱞᱟᱦᱟ ᱥᱮᱫ ᱵᱚᱱ ᱧᱮᱞᱟ ᱯᱟᱧᱪᱟ ᱯᱟᱧᱪᱟ ᱨᱮᱱᱟᱜ ᱯᱟᱨᱭᱟᱭᱵᱟᱪᱤ ᱦᱩᱭᱩᱜ ᱠᱟᱱᱟ ᱫᱷᱟᱨ ᱩᱫᱷᱟᱨ ᱦᱟᱣᱞᱟᱛ ᱨᱤᱱ ᱱᱚᱣᱟ ᱫᱚ ᱡᱚᱛᱚ ᱯᱟᱧᱪᱟ ᱨᱮᱱᱟᱜ ᱯᱟᱨᱭᱟᱭᱵᱟᱪᱤ ᱠᱟᱱᱟ ᱮᱦᱚᱵ ᱮᱦᱚᱵ ᱨᱮᱱᱟᱜ ᱯᱟᱨᱭᱟᱭᱵᱟᱪᱤ ᱫᱚ ᱦᱩᱭᱩᱜ ᱠᱟᱱᱟ ᱫᱷᱩᱨᱟᱹᱣ ᱯᱚᱨᱛᱚᱱ ᱵᱟᱦᱟᱞ ᱩᱥᱠᱟᱹᱣ ᱥᱮ ᱜᱚᱛᱷᱟᱣ ᱱᱚᱣᱟ ᱫᱚ ᱡᱚᱛᱚ ᱮᱦᱚᱵ ᱨᱮᱱᱟᱜ ᱯᱟᱨᱭᱟᱭᱣᱟᱪᱤ ᱠᱟᱱᱟ᱾ ᱩᱥᱟᱹᱨᱟ ᱨᱮᱱᱟᱜ ᱵᱚᱱ ᱧᱮᱞᱟ, ᱩᱥᱟᱹᱨᱟ ᱨᱮᱱᱟᱜ ᱦᱩᱭᱩᱜ ᱠᱟᱱᱟ ᱞᱚᱜᱚᱱ, ᱯᱷᱩᱨᱛᱤ, ᱪᱚᱴᱯᱚᱴ᱾ ᱟᱵᱚ ᱵᱚᱱ ᱢᱮᱱ ᱜᱮᱭᱟ ᱞᱚᱜᱚᱱ ᱡᱟᱦᱟᱱᱟᱜ ᱠᱟᱹᱢᱤ ᱜᱚᱫᱽ ᱢᱮ, ᱞᱚᱜᱚᱱ ᱞᱚᱜᱚᱱ ᱠᱟᱹᱢᱤ ᱜᱚᱫᱽ ᱢᱮ ᱥᱮ ᱯᱷᱩᱨᱛᱤ ᱧᱚᱜ ᱠᱟᱹᱢᱤᱭ ᱢᱮ ᱥᱮ ᱪᱚᱴᱯᱚᱴ ᱜᱚᱫᱽ ᱢᱮ ᱡᱚᱞᱫᱤ᱾ ᱩᱢ ᱨᱮᱱᱟᱜ ᱯᱟᱨᱭᱟᱭ ᱣᱟᱹᱪᱤ ᱵᱚᱱ ᱧᱮᱞᱟ ᱩᱢ ᱨᱮᱱᱟᱜ ᱯᱟᱨᱭᱟᱭ ᱣᱟᱹᱪᱤ ᱫᱚ ᱦᱩᱭᱩᱜ ᱠᱟᱱᱟ ᱛᱩᱯᱩᱱ ᱛᱚᱯᱚᱱ ᱨᱮᱭᱟᱲ ᱰᱷᱟᱹᱣᱨᱟᱹᱜ ᱯᱟᱭᱨᱟᱜ ᱱᱚᱣᱟ ᱫᱚ ᱮᱠᱮᱱ ᱩᱢ ᱨᱮᱱᱟᱜ ᱯᱟᱨᱭᱟᱭ ᱣᱟᱹᱪᱤ ᱠᱟᱱᱟ ᱟᱵᱚ ᱵᱚᱱ ᱧᱮᱞᱟ ᱯᱟᱭᱨᱟ ᱯᱟᱭᱨᱟ ᱦᱚᱸ ᱟᱵᱚ ᱩᱢ ᱥᱮ ᱨᱮᱭᱟᱲ ᱛᱚᱯᱚᱱ ᱛᱩᱯᱩᱱ ᱡᱚᱛᱚ ᱟᱵᱚ ᱵᱚᱱ ᱢᱮᱱᱟ ᱥᱟᱶ ᱥᱟᱶ ᱨᱮᱱᱟᱜ ᱯᱟᱨᱭᱟᱭ ᱣᱟᱹᱪᱤ ᱦᱩᱭᱩᱜ ᱠᱟᱱᱟ ᱥᱚᱸᱜᱮ ᱥᱮᱞᱮᱫ ᱥᱟᱞᱟᱜ ᱥᱚᱝ, ᱛᱩᱞᱩᱡ᱾ ᱱᱚᱣᱟ ᱫᱚ ᱮᱠᱮᱱ ᱥᱟᱶ ᱨᱮᱱᱟᱜ ᱯᱟᱨᱭᱟᱭᱣᱟᱪᱤ ᱠᱟᱱᱟ᱾ ᱨᱟᱹᱯᱩᱫ ᱨᱮᱱᱟᱜ ᱯᱟᱨᱭᱟᱭᱣᱟᱪᱤ ᱵᱚᱱ ᱧᱮᱞᱟ ᱠᱮᱪᱟᱜ, ᱠᱮᱪᱮᱜ, ᱯᱚᱥᱟᱜ᱾ ᱱᱚᱣᱟ ᱫᱚ ᱮᱠᱮᱱ ᱨᱟᱹᱯᱩᱫ ᱨᱮᱱᱟᱜ ᱯᱟᱨᱭᱟᱭᱣᱟᱪᱤ ᱠᱟᱱᱟ᱾ ᱡᱟᱦᱟᱱᱟᱜ ᱡᱤᱱᱤᱥ ᱨᱟᱹᱯᱩᱫ ᱜᱚᱫ ᱞᱮᱱᱠᱷᱟᱱ ᱟᱵᱚ ᱵᱚᱱ ᱢᱮᱱ ᱜᱚᱫ ᱜᱮᱭᱟ ᱠᱮᱪᱟᱜ ᱮᱱᱟ ᱥᱮ ᱠᱮᱪᱮᱜ ᱮᱱᱟ ᱥᱮ ᱯᱚᱥᱟᱜ ᱮᱱᱟ᱾ ᱡᱚᱛᱚ ᱥᱟᱵᱽᱫᱽ ᱜᱮ ᱟᱵᱚ ᱚᱱᱟ ᱵᱮᱵᱷᱟᱨ ᱨᱮᱵᱚᱱ ᱟᱹᱜᱩᱭᱮᱫ ᱠᱟᱱᱟ᱾ ᱞᱟᱦᱟ ᱥᱮᱫ ᱵᱚᱱ ᱧᱮᱞᱟ ᱞᱟᱦᱟ ᱥᱮᱫ ᱠᱟᱱᱟ ᱞᱚ ᱞᱚ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱡᱳᱞ ᱡᱩᱞ ᱟᱛᱟᱨ ᱥᱮ ᱡᱮᱨᱮᱫ ᱱᱚᱣᱟ ᱫᱚ ᱞᱚ ᱨᱮᱱᱟᱜ ᱯᱟᱨᱭᱟᱭᱣᱟᱪᱤ ᱠᱟᱱᱟ ᱫᱤᱥᱟᱹ ᱵᱚᱱ ᱫᱚᱦᱚᱭᱟ ᱥᱟᱱᱟᱢ ᱱᱚᱣᱟ ᱢᱮᱱᱮᱛ ᱟᱱᱟᱝ ᱯᱟᱨᱭᱟᱭᱣᱟᱪᱤ ᱞᱟᱦᱟ ᱥᱮᱫ ᱠᱟᱱᱟ ᱮᱲᱮ ᱮᱲᱮ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱵᱷᱩᱞᱟᱹᱣ ᱟᱹᱬᱤᱡ ᱥᱮ ᱟᱸᱫᱷᱟ ᱤᱥᱠᱮ ᱵᱟᱫᱽ ᱢᱮᱱᱟᱜᱼᱟ ᱮᱠᱛᱤᱭᱟᱨᱤ ᱮᱠᱛᱤᱭᱟᱨᱤ ᱨᱮᱱᱟᱜ ᱯᱟᱨᱭᱟᱭᱣᱟᱪᱤ ᱫᱚ ᱦᱩᱭᱩᱜ ᱠᱟᱱᱟ ᱟᱹᱭᱫᱟᱹᱨᱤ ᱚᱢᱟᱞᱤ ᱟᱫᱟᱞ᱾ ᱢᱚᱡᱽ ᱨᱮᱱᱟᱜ ᱯᱟᱨᱭᱟᱭᱣᱟᱪᱤ ᱦᱩᱭᱩᱜ ᱠᱟᱱᱟ ᱱᱟᱯᱟᱭ, ᱥᱚᱦᱚᱱ, ᱪᱚᱦᱚᱠ᱾ ᱵᱤᱰᱤᱭᱳ ᱢᱚᱡᱽ ᱵᱚᱱ ᱵᱩᱡᱷᱟᱹᱣ ᱠᱟᱜ ᱠᱷᱟᱱ ᱵᱤᱰᱤᱭᱳ ᱵᱚᱱ ᱞᱟᱭᱤᱠ ᱟᱨ ᱵᱚᱱ ᱜᱟᱛᱮ ᱠᱚ ᱴᱷᱮᱱ ᱵᱚᱱ ᱥᱮᱭᱟᱨ ᱠᱟᱜᱼᱟ ᱟᱨ ᱪᱮᱱᱮᱞ ᱵᱟᱵᱚᱱ ᱥᱟᱵᱥᱠᱨᱟᱭᱤᱵᱽ ᱠᱟᱜ ᱠᱷᱟᱱ ᱪᱮᱱᱮᱞ ᱫᱚᱵᱚᱱ ᱥᱟᱵᱥᱠᱨᱟᱭᱤᱵᱽ ᱠᱟᱜ ᱢᱟ᱾